ᱱᱤᱛᱚᱜ ᱢᱟ ᱟᱵᱚᱣᱟᱜ ᱫᱷᱟᱹᱡᱤᱭᱟ ᱚᱲᱩᱜ ᱠᱟᱱ ᱧᱩ ᱡᱚᱢ ᱦᱟᱺᱰᱤ ᱯᱟᱹᱨᱣᱟᱹ ᱭᱟᱱᱤ ᱠᱤ ᱜᱟᱞᱟᱛ ᱜᱟᱞᱟᱛ ᱫᱷᱟᱱᱫᱟ ᱨᱮ ᱟᱵᱚᱨᱮᱱ ᱟᱹᱫᱤᱵᱟᱹᱥᱤ ᱵᱚᱭᱦᱟ ᱠᱚ ᱩᱛᱨᱟᱹᱜ ᱠᱟᱱ ᱛᱟᱵᱚᱱᱟ ᱟᱵᱚᱣᱟᱜ ᱢᱟ ᱤᱡᱽᱡᱚᱛ ᱨᱮᱭᱟᱜ ᱢᱟ ᱫᱷᱟᱹᱡᱤᱭᱟ ᱩᱰᱟᱹᱣᱱᱟ ᱵᱟᱲᱟᱭ ᱜᱮᱭᱟᱵᱚᱱ ᱫᱩᱢᱠᱟ ᱨᱮᱭᱟᱜ ᱥᱮ ᱵᱟᱝᱜᱟᱞ ᱨᱮᱭᱟᱜ ᱦᱚᱸ ᱛᱚ ᱟᱵᱚᱣᱟᱜ ᱫᱚ ᱪᱮᱫ ᱤᱡᱽᱡᱚᱛ ᱤᱡᱽᱡᱚᱛ ᱜᱮ ᱪᱟᱵᱟᱭᱮᱱᱟ ᱱᱤᱛᱚᱜ ᱫᱚ ᱵᱩᱡᱷᱟᱹᱜ ᱠᱟᱱᱟ ᱠᱤ ᱵᱚᱞᱮ ᱮᱠᱫᱚᱢ ᱤᱱᱴᱟᱨᱱᱮᱥᱱᱟᱞ ᱞᱮᱵᱮᱞ ᱨᱮ ᱟᱵᱚ ᱴᱨᱟᱭᱵᱮᱞ ᱦᱚᱲᱟᱜ ᱟᱹᱫᱤᱵᱟᱹᱥᱤ ᱦᱚᱲᱟᱜ ᱫᱚ ᱯᱩᱨᱟᱹ ᱮᱠᱟᱞ ᱛᱮᱵᱚᱱ ᱞᱟᱛᱟᱨ ᱪᱟᱵᱟᱭᱮᱱ ᱛᱟᱵᱚᱱᱟ ᱞᱮᱵᱚᱞ ᱫᱚ ᱛᱚ ᱥᱟᱹᱨᱤᱜᱮ ᱢᱟ ᱟᱹᱫᱤᱵᱟᱹᱥᱤ ᱥᱮᱸᱜᱮᱞ ᱟᱵᱷᱤᱭᱟᱱ ᱨᱮᱱ ᱡᱟᱦᱟᱸᱭ ᱫᱚ ᱨᱟᱥᱴᱨᱤᱭᱚ ᱟᱫᱮᱥ ᱥᱟᱞᱠᱷᱟᱱ ᱢᱩᱨᱢᱩ ᱜᱚᱢᱠᱮ ᱩᱱᱤ ᱦᱟᱺᱰᱤ ᱯᱟᱹᱨᱣᱟᱹ ᱢᱟᱱᱟ ᱠᱟᱱᱟ ᱟᱫᱚ ᱩᱱᱤ ᱠᱟᱛᱷᱟ ᱢᱟ ᱚᱠᱚᱭ ᱵᱟᱠᱚ ᱢᱟᱱᱚᱛᱮᱫ ᱵᱟᱠᱚ ᱵᱩᱡᱷᱟᱹᱣᱮᱫ ᱠᱟᱱ ᱠᱚ ᱡᱟᱦᱟᱸ ᱛᱟᱠ ᱟᱨᱦᱚᱸ ᱦᱟᱺᱰᱤ ᱠᱚ ᱥᱟᱯᱳᱨᱴᱟᱜ ᱠᱟᱱᱟ ᱛᱮᱦᱮᱧ ᱡᱩᱫᱤ ᱦᱟᱺᱰᱤ ᱯᱟᱹᱨᱣᱟᱹ ᱵᱟᱠᱚ ᱧᱩ ᱞᱮᱠᱷᱟᱡ ᱦᱚᱲ ᱟᱵᱚᱨᱮᱱ ᱵᱩᱡᱷᱟᱹᱣ ᱠᱮᱭᱟ ᱠᱚ ᱞᱮᱠᱤᱱ ᱱᱟᱥᱟ ᱠᱟ ᱡᱷᱚᱸᱠ ᱨᱮ ᱟᱹᱰᱤ ᱵᱟᱹᱲᱤᱡ ᱵᱟᱹᱲᱤᱡ ᱠᱚ ᱠᱟᱹᱢᱤᱭᱮᱫᱟ ᱡᱟᱦᱟᱱᱟᱜ ᱜᱮ ᱛᱮᱦᱮᱧ ᱠᱟᱱᱰ ᱦᱩᱭᱩᱜ ᱠᱟᱱᱟ ᱨᱮᱯ ᱵᱟᱞᱟᱛᱠᱟᱨ ᱦᱩᱭᱩᱜ ᱠᱟᱱᱟ ᱮᱠᱮᱱ ᱧᱩ ᱡᱚᱢ ᱠᱟᱛᱮ ᱜᱮ ᱛᱚ ᱵᱩᱡᱷᱟᱹᱣ ᱫᱟᱲᱮᱭᱟᱜ ᱠᱟᱱᱟ ᱵᱚᱱ ᱠᱤ ᱱᱚᱣᱟ ᱦᱟᱺᱰᱤ ᱯᱟᱹᱨᱣᱟᱹ ᱫᱚ ᱵᱤᱥᱟ ᱫᱚ ᱵᱟᱝ ᱠᱟᱱᱟ ᱵᱟᱹᱲᱤᱡᱟᱜ ᱠᱟᱱ ᱜᱮᱭᱟ ᱛᱚ ᱥᱟᱹᱨᱤᱜᱮ ᱥᱟᱞᱠᱷᱟᱱ ᱢᱩᱨᱢᱩ ᱦᱮᱢᱟᱱᱟ ᱠᱟᱱ ᱟᱫᱚ ᱥᱟᱞᱠᱷᱟᱱ ᱢᱩᱨᱢᱩ ᱵᱟᱝ ᱠᱚ ᱠᱩᱥᱤᱭᱟᱭ ᱠᱟᱱᱛᱮ ᱡᱟᱹᱱᱤᱡ ᱵᱟᱝ ᱠᱚ ᱵᱩᱡᱷᱟᱹᱣ ᱛᱟᱭᱟ ᱠᱟᱛᱷᱟ

ᱵᱟᱝᱜᱮ ᱚᱱᱟ ᱫᱚᱠᱚ ᱪᱟᱞᱟᱣ ᱚᱪᱚ ᱟᱵᱚᱱ ᱠᱟᱱᱟ ᱠᱩᱪ ᱜᱟᱞᱟᱛ ᱦᱚᱲ ᱚᱱᱟ ᱤᱭᱟᱹᱛᱮ ᱟᱵᱚᱣᱟᱜ ᱥᱚᱢᱟᱡᱽ ᱫᱚ ᱵᱚᱰᱮ ᱨᱩᱣᱟᱹᱲᱚᱜ ᱠᱟᱱᱟ ᱛᱚ ᱱᱚᱣᱟ ᱟᱵᱚ ᱛᱤᱥ ᱪᱮᱫ ᱵᱚ ᱠᱟᱹᱢᱤ ᱞᱮᱠᱷᱟᱱ ᱱᱚᱣᱟ ᱟᱵᱚᱣᱟᱜ ᱵᱚᱰᱮ ᱥᱚᱢᱟᱡᱽ ᱟᱨᱦᱚᱸ ᱱᱤᱨᱟᱹᱲ ᱨᱩᱣᱟᱹᱲᱚᱜ ᱪᱮᱫ ᱞᱮᱠᱟᱱ ᱡᱤᱱᱤᱥ ᱵᱚ ᱠᱟᱹᱢᱤᱭᱟ ᱱᱤᱛᱚᱜ ᱟᱵᱚᱣᱟᱜ ᱥᱟᱱᱛᱟᱲ ᱥᱚᱢᱟᱡᱽ ᱟᱨᱦᱚᱸ ᱨᱤᱞᱟᱹᱢᱟᱞᱟ ᱨᱩᱣᱟᱹᱲᱚᱜ ᱯᱟᱹᱦᱤᱞ ᱪᱮᱫ ᱞᱮᱠᱟ ᱠᱚ ᱵᱟᱲᱟᱭ ᱠᱟᱱ ᱛᱟᱦᱮᱸᱫ ᱟᱵᱚᱣᱟᱜ ᱫᱚ ᱢᱚᱡᱽ ᱜᱮ ᱮᱱᱮᱡ ᱥᱮᱨᱮᱧ ᱞᱟᱭ ᱞᱟᱠᱪᱟᱨ ᱢᱚᱡᱽ ᱜᱮ ᱮᱠᱫᱚᱢ ᱱᱤᱨᱟᱹ ᱮᱠᱫᱚᱢ ᱱᱤᱨᱟᱹᱞ ᱦᱚᱲ ᱢᱚᱡᱽ ᱦᱚᱲ ᱱᱟᱯᱟᱭ ᱦᱚᱲ ᱠᱚ ᱛᱟᱦᱮᱸ ᱠᱟᱱᱟ ᱱᱤᱛ ᱫᱚ ᱟᱵᱚᱣᱟᱜ ᱫᱚ ᱯᱩᱨᱟᱹ ᱫᱷᱟᱡᱤᱭᱟ ᱩᱰᱟᱹᱣ ᱠᱟᱱᱟ ᱠᱩᱪ ᱦᱚᱲ ᱠᱟᱠᱷᱟᱱ ᱛᱮ ᱤᱱᱴᱟᱨᱱᱮᱥᱱᱟᱞ ᱞᱮᱵᱮᱞ ᱨᱮ ᱵᱟᱫᱱᱟᱢ ᱦᱩᱭ ᱠᱟᱱᱟ ᱱᱚᱣᱟ ᱵᱟᱫᱱᱟᱢᱤ ᱪᱮᱫ ᱞᱮᱠᱟ ᱛᱮᱵᱚ ᱨᱩᱣᱟᱹᱲ ᱠᱮᱭᱟ ᱵᱩᱡᱷᱟᱹᱣ ᱵᱟᱝ ᱧᱟᱢᱚᱜ ᱠᱟᱱᱟ ᱛᱚ ᱪᱟᱞᱤᱭᱮ ᱚᱱᱮ ᱠᱚ ᱢᱮᱱᱟ ᱦᱟᱨ ᱥᱚᱢᱟᱡᱽ ᱨᱮ ᱢᱤᱫ ᱵᱟᱨ ᱵᱮᱣᱲᱟ ᱟᱨ ᱱᱚᱝᱠᱟᱱ ᱫᱚᱜᱽᱞᱟ ᱫᱚᱠᱚ ᱛᱟᱦᱮᱱ ᱜᱮᱭᱟ ᱡᱟᱦᱟᱸ ᱫᱚ ᱥᱚᱢᱟᱡᱽ ᱰᱩᱵᱩᱡ ᱨᱮᱠᱚ ᱛᱟᱦᱮᱱ ᱜᱮᱭᱟ ᱫᱤᱥᱚᱢ ᱞᱟᱹᱜᱤᱫ ᱵᱟᱠᱚ ᱪᱮᱠᱟᱭᱟ ᱪᱮᱫ ᱦᱚᱸ ᱢᱮᱱᱠᱷᱟᱱ ᱥᱚᱢᱟᱡᱽ ᱟᱨ ᱟᱛᱳ ᱫᱤᱥᱚᱢ ᱪᱮᱫ ᱞᱮᱠᱟᱛᱮ ᱰᱩᱵᱩᱡᱚᱜᱼᱟ ᱚᱱᱟ ᱫᱚ ᱡᱟᱹᱨᱩᱲ ᱠᱚ ᱠᱟᱹᱢᱤᱭᱮᱫᱟ ᱛᱚ ᱪᱚᱞᱚ ᱩᱱᱠᱩ ᱥᱟᱡᱟ ᱠᱚ ᱧᱟᱢ ᱱᱚᱣᱟ ᱜᱮ ᱤᱧᱟᱹᱜ ᱢᱮᱱ ᱫᱚ ᱡᱮᱢᱚᱱ ᱱᱚᱝᱠᱟᱱ ᱠᱚ ᱯᱟᱯ ᱦᱚᱲ ᱱᱚᱣᱟ ᱫᱷᱟᱹᱨᱛᱤ ᱠᱚᱠᱚ ᱢᱮᱴᱟᱜ ᱱᱚᱣᱟ ᱜᱮ ᱤᱧᱟᱹᱜ ᱢᱮᱱ ᱫᱚ ᱛᱚ ᱪᱮᱫ ᱞᱮᱠᱟ ᱯᱮ ᱠᱷᱮᱞ ᱨᱮᱱᱟᱜ ᱠᱟᱛᱷᱟ ᱠᱚᱢᱮᱱᱴ ᱨᱮ ᱞᱟᱹᱭ ᱛᱟᱵᱚᱱ ᱯᱮ ᱢᱟ ᱡᱚᱛᱚ ᱜᱮ ᱡᱚᱦᱟᱨ